ᱟᱯᱮ ᱡᱚᱛᱚ ᱠᱚᱜᱮ ᱥᱟᱹᱜᱩᱱ ᱡᱚᱦᱟᱨ ᱟᱨ ᱥᱟᱶᱛᱮ ᱤᱧᱟᱹᱜ ᱪᱮᱱᱮᱞ ᱨᱮ ᱥᱟᱹᱜᱩᱱ ᱫᱟᱨᱟᱢ ᱛᱮᱦᱮᱧ ᱱᱩᱠᱩ ᱦᱟᱹᱠᱩ ᱵᱚᱱ ᱧᱮᱞ ᱧᱟᱢᱮᱫ ᱠᱚ ᱱᱩᱠᱩ ᱦᱟᱹᱠᱩ ᱫᱚ ᱡᱟᱞᱟᱯᱩᱨᱤ ᱨᱮᱱ ᱦᱟᱹᱠᱩ ᱠᱟᱱᱟ ᱠᱚ ᱟᱫᱚ ᱱᱩᱠᱩᱣᱟᱜ ᱪᱩᱭᱟᱹᱜ ᱫᱚ ᱵᱟᱹᱱᱩᱜ ᱛᱟᱠᱚᱣᱟ ᱱᱩᱠᱩ ᱫᱚ ᱯᱩᱠᱷᱨᱤ ᱨᱮᱫᱚ ᱵᱟᱠᱚ ᱪᱟᱥ ᱵᱟᱲᱟ ᱠᱚᱣᱟ ᱢᱟᱱᱮ ᱤᱧᱟᱹᱜ ᱵᱟᱰᱟᱭ ᱨᱮᱫᱚ ᱚᱱᱠᱟ ᱵᱟᱹᱱᱩᱜᱼᱟ ᱟᱫᱚ ᱛᱮᱦᱮᱧ ᱫᱚ ᱱᱩᱠᱩ ᱦᱟᱹᱠᱩ ᱜᱮᱞᱤᱧ ᱩᱛᱩ ᱠᱚᱣᱟ ᱱᱟᱦᱟᱜ ᱤᱧ ᱧᱮᱞ ᱦᱚᱪᱚ ᱯᱮᱭᱟ ᱟᱫᱚ ᱱᱩᱠᱩ ᱦᱟᱹᱠᱩ ᱫᱚ ᱦᱚᱲ ᱛᱮᱫᱚ ᱪᱮᱫ ᱢᱮᱛᱟ ᱠᱚᱣᱟ ᱠᱚ ᱵᱟᱹᱧ ᱵᱟᱰᱟᱭᱟ ᱚᱱᱟᱛᱮ ᱞᱚᱴᱮ ᱦᱟᱹᱠᱩ ᱜᱤᱧ ᱚᱞ ᱠᱟᱫᱟ

ᱦᱚᱭᱚ ᱠᱟᱛᱮ ᱦᱚᱜᱼᱚᱭ ᱤᱧ ᱜᱮᱫ ᱠᱟᱛᱮ ᱤᱧ ᱨᱤᱫ ᱮᱫᱟ ᱟᱹᱰᱤ ᱡᱟᱹᱥᱛᱤ ᱫᱚ ᱵᱟᱝ ᱟᱞᱮ ᱫᱚ ᱛᱷᱚᱲᱟ ᱜᱮ ᱢᱚᱥᱞᱟ ᱠᱚᱞᱮ ᱡᱚᱢᱟ ᱟᱹᱰᱤ ᱟᱫᱟ ᱫᱚ ᱵᱟᱞᱮ ᱡᱚᱢᱟ ᱢᱚᱥᱞᱟ ᱠᱚᱫᱚ ᱛᱷᱚᱲᱟ ᱛᱷᱚᱲᱟ ᱜᱮ ᱟᱫᱚ ᱛᱷᱚᱲᱟ ᱢᱚᱥᱞᱟ ᱧᱚᱜ ᱛᱮᱜᱮᱧ ᱩᱛᱩ ᱠᱚᱣᱟ ᱤᱧ ᱫᱚ ᱢᱚᱴᱟᱢᱩᱴᱤ ᱱᱩᱠᱩ ᱦᱟᱹᱠᱩ ᱟᱹᱨᱩᱵ ᱛᱮ ᱛᱷᱚᱲᱟ ᱞᱮᱸᱡᱮᱨ ᱞᱮᱸᱡᱮᱨ ᱜᱮ ᱵᱟᱢ ᱟᱹᱭᱠᱟᱹᱣᱮᱫ ᱠᱚᱣᱟ ᱞᱮᱧᱡᱮᱨ ᱫᱚ ᱩᱱᱟᱹᱜ ᱫᱚ ᱵᱟᱝ ᱟᱫᱚ ᱱᱩᱠᱩ ᱦᱟᱹᱠᱩ ᱫᱚ ᱱᱚᱜᱼᱚ ᱱᱚᱝᱠᱟ ᱯᱟᱥᱮᱡ ᱡᱟᱝ ᱜᱮ ᱵᱟᱹᱱᱩᱜ ᱛᱟᱠᱚᱣᱟ ᱱᱚᱜᱼᱚ ᱱᱚᱝᱠᱟ ᱦᱟᱱᱛᱮ ᱱᱟᱛᱮ ᱱᱚᱜᱼᱚ ᱱᱚᱝᱠᱟ ᱯᱟᱥᱮᱡ ᱡᱟᱝ ᱜᱮ ᱵᱟᱹᱱᱩᱜ ᱛᱟᱠᱚᱣᱟ ᱱᱩᱠᱩ ᱦᱟᱹᱠᱩ ᱫᱚ ᱚᱱᱠᱟ ᱟᱫᱚ ᱡᱟᱝ ᱫᱚ ᱢᱮᱱᱟᱜ ᱛᱟᱠᱚ ᱜᱮᱭᱟ ᱟᱫᱚ ᱡᱟᱝ ᱦᱚᱸ ᱞᱮᱵᱲᱮᱡ ᱧᱚᱜ ᱜᱮᱛᱟ ᱠᱚᱣᱟ ᱱᱩᱠᱩ ᱫᱚ ᱟᱨ ᱱᱚᱜᱼᱚ ᱱᱚᱝᱠᱟ ᱠᱚ ᱧᱮᱞᱚᱜᱼᱟ ᱧᱮᱞ ᱦᱚᱸ ᱱᱚᱜᱼᱚ ᱱᱚᱝᱠᱟ ᱱᱚᱜᱼᱚ ᱱᱚᱝᱠᱟ ᱟᱫᱚ ᱥᱤᱵᱤᱞ ᱫᱚ ᱟᱹᱰᱤ ᱟᱸᱴ ᱠᱚ ᱥᱤᱵᱤᱞᱟ ᱟᱨ ᱦᱚᱲᱢᱚ ᱞᱟᱹᱜᱤᱫ ᱛᱮ ᱟᱹᱰᱤ ᱱᱟᱯᱟᱭ ᱱᱩᱠᱩ ᱟᱫᱚ ᱦᱟᱸᱜ ᱱᱩᱠᱩ ᱜᱮ ᱩᱛᱩ ᱠᱟᱛᱮᱫ ᱤᱧ ᱧᱮᱞ ᱦᱚᱪᱚᱭᱮᱫ ᱵᱚᱱᱟ ᱱᱚᱜᱼᱚ ᱱᱚᱝᱠᱟ ᱟᱹᱰᱤ ᱞᱮᱧᱡᱮᱨ ᱞᱮᱧᱡᱮᱨ ᱤᱭᱟᱹ ᱦᱟᱱᱛᱮ ᱱᱟᱛᱮ ᱡᱟᱝ ᱵᱟᱹᱱᱩᱜ ᱞᱮᱠᱟ ᱟᱫᱚ ᱩᱛᱩ ᱞᱮᱠᱚ ᱜᱤᱧ ᱱᱤᱛᱚᱜ ᱫᱚ ᱟᱫᱚ ᱱᱤᱛᱚᱜ ᱫᱚ ᱠᱷᱟᱹᱞᱤ ᱥᱟᱥᱟᱝ ᱥᱟᱥᱟᱝ ᱤᱧ ᱞᱟᱜᱟᱣ ᱠᱚᱣᱟ ᱟᱱᱫᱟᱡᱽ ᱠᱟᱛᱮ ᱪᱮᱫ ᱞᱮᱠᱟᱛᱮ ᱩᱛᱩ ᱢᱚᱡᱽ ᱨᱚᱝᱚᱜᱼᱟ ᱟᱱᱫᱟᱡᱽ ᱠᱟᱛᱮ ᱥᱟᱥᱟᱝ ᱤᱧ ᱞᱟᱜᱟᱣ ᱠᱚᱣᱟ ᱤᱱᱟᱹ ᱠᱟᱛᱮ ᱵᱩᱞᱩᱝ ᱤᱧ ᱞᱟᱜᱟᱣ ᱠᱚᱣᱟ ᱦᱮᱸ ᱱᱤᱱᱟᱹᱜ ᱜᱟᱱ ᱱᱤᱭᱟᱹ ᱪᱟᱢᱚᱪ ᱛᱮ ᱵᱩᱞᱩᱝ ᱟᱱᱫᱟᱡᱽ ᱞᱮᱠᱟ ᱚᱠᱚᱭ ᱪᱮᱫ ᱞᱮᱠᱟ ᱵᱚᱱ ᱡᱚᱢᱟ ᱚᱱᱠᱟ ᱟᱞᱮ ᱫᱚ ᱵᱩᱞᱩᱝ ᱠᱚᱫᱚ ᱠᱚᱢ ᱜᱮᱞᱮ ᱡᱚᱢᱟ ᱛᱷᱚᱲᱟ ᱜᱮ ᱚᱱᱟᱛᱮ ᱛᱷᱚᱲᱟ ᱧᱚᱜ ᱜᱮ ᱟᱨ ᱦᱚᱸᱜᱼᱚ ᱱᱚᱣᱟ ᱛᱷᱚᱲᱟᱧ ᱞᱟᱜᱟᱣ ᱠᱚ ᱠᱟᱱᱟ ᱱᱚᱣᱟ ᱫᱚ ᱳᱭ ᱵᱟᱨ ᱪᱟᱢᱚᱪ ᱜᱟᱱᱤᱧ ᱞᱟᱜᱟᱣ ᱠᱚᱣᱟ ᱱᱚᱣᱟ ᱫᱚ ᱪᱟᱣᱞᱮ ᱦᱚᱞᱚᱝ ᱠᱟᱱᱟ ᱟᱫᱚ ᱱᱚᱣᱟ ᱛᱮᱫᱚ ᱵᱚᱞᱮ ᱛᱷᱚᱲᱟ ᱵᱷᱟᱡᱟ ᱥᱚᱢᱚᱭ ᱱᱩᱠᱩ ᱫᱚ ᱥᱩᱱᱩᱢ ᱨᱮ ᱟᱲᱟᱜ ᱞᱮᱠᱚ ᱠᱷᱟᱱ ᱮᱱᱛᱮᱫ ᱵᱟᱠᱚ ᱜᱩᱰᱟᱹ ᱜᱚᱫᱚᱜᱼᱟ ᱱᱩᱠᱩ ᱫᱚ ᱟᱹᱰᱤ ᱥᱟᱵᱫᱷᱟᱱ ᱛᱮ ᱩᱛᱩ ᱠᱚ ᱦᱩᱭᱩᱜᱼᱟ ᱵᱟᱠᱚ ᱤᱭᱟᱹ ᱮᱱᱛᱮᱫ ᱰᱷᱮᱨ ᱠᱚ ᱜᱩᱸᱰᱟᱹ ᱜᱚᱫᱚᱜᱼᱟ ᱟᱫᱚ ᱚᱱᱟᱛᱮ ᱚᱱᱟ ᱱᱟᱥᱮᱭᱟᱜ ᱠᱮᱴᱮᱡᱚᱜ ᱞᱟᱹᱜᱤᱫ ᱚᱱᱟ ᱦᱚᱞᱚᱝ ᱤᱧ ᱞᱟᱜᱟᱣ ᱠᱮᱫᱟ ᱪᱟᱣᱞᱮ ᱦᱚᱞᱚᱝ ᱜᱩᱸᱰᱟᱹ ᱛᱷᱚᱲᱟ ᱜᱟᱱ ᱵᱟᱨ ᱪᱟᱢᱚᱪ ᱜᱟᱱ ᱟᱫᱚ ᱪᱮᱫ ᱞᱮᱠᱟ ᱦᱟᱸᱜ ᱱᱤᱭᱟᱹ ᱫᱚ ᱦᱚᱸᱧ ᱞᱟᱜᱟᱣ ᱟᱠᱚ ᱠᱟᱱᱟ ᱮᱴᱟᱜ ᱫᱚᱢ ᱫᱚ ᱵᱟᱹᱧ ᱞᱟᱜᱟᱣ ᱵᱟᱲᱟ ᱟᱠᱟᱫ ᱠᱚᱣᱟ ᱟᱫᱚ ᱪᱮᱫ ᱞᱮᱠᱟ ᱦᱟᱸᱜ ᱠᱚ ᱵᱷᱟᱡᱟᱜ ᱠᱟᱱᱟ ᱩᱱᱟᱹᱜ ᱥᱩᱱᱩᱢᱤᱧ ᱫᱩᱞ ᱠᱮᱫᱟ ᱟᱞᱮ ᱨᱤᱯᱷᱟᱭᱤᱱᱰ ᱥᱩᱱᱩᱢ ᱫᱚ ᱠᱚᱢ ᱜᱮᱞᱮ ᱡᱚᱢ ᱵᱟᱲᱟᱭᱟ ᱱᱚᱣᱟ ᱫᱚ ᱚᱲᱟᱜ ᱨᱮᱭᱟᱜ ᱛᱩᱲᱤ ᱞᱮᱱᱟᱜ ᱠᱟᱱᱟ ᱱᱤᱭᱟᱹ ᱪᱟᱹᱨ ᱯᱟᱸᱪ ᱠᱮᱡᱤ ᱠᱚ ᱮᱢ ᱠᱟᱜ ᱞᱮᱭᱟ ᱟᱹᱜᱩ ᱠᱟᱫᱟ ᱞᱮ ᱟᱛᱳ ᱚᱲᱟᱜ ᱠᱷᱚᱡ ᱵᱟᱠᱷᱟᱡ ᱫᱚ ᱛᱩᱲᱤ ᱥᱩᱱᱩᱢ ᱜᱮᱞᱮ ᱱᱚᱰᱮ ᱦᱚᱸᱞᱮ ᱡᱚᱢᱟ ᱛᱩᱲᱤ ᱥᱩᱱᱩᱢ ᱛᱮᱜᱮ ᱟᱨ ᱱᱚᱣᱟ ᱦᱚᱸ ᱛᱩᱲᱤ ᱥᱩᱱᱩᱢ ᱠᱟᱱ ᱜᱮᱭᱟ

ᱦᱟᱹᱠᱩ ᱱᱩᱠᱩᱧ ᱵᱷᱟᱡᱟ ᱥᱮ ᱠᱚᱨᱦᱟ ᱥᱟᱹᱛ ᱠᱮᱫ ᱠᱚᱣᱟ ᱱᱩᱠᱩ ᱦᱟᱹᱠᱩ ᱫᱚ ᱵᱷᱟᱡᱟ ᱫᱚ ᱟᱹᱰᱤ

ᱵᱟᱝᱠᱷᱟᱡ ᱫᱚ ᱟᱫᱚ ᱱᱩᱠᱩ ᱫᱚ ᱟᱹᱰᱤ ᱟᱸᱴ ᱠᱚ ᱜᱮᱡᱮᱨᱚᱜᱼᱟ ᱟᱹᱰᱤ ᱠᱷᱟᱫᱽᱞᱮ ᱥᱟᱶᱛᱮ ᱜᱷᱟᱱᱴᱟ ᱜᱮ ᱵᱟᱝ ᱟᱫᱚ ᱚᱱᱠᱟ ᱩᱛᱩ ᱦᱚᱸ ᱦᱟᱸᱜ ᱢᱤᱫ ᱫᱤᱱᱚᱜ ᱤᱧ ᱩᱫᱩᱜ ᱟᱯᱮᱭᱟ ᱚᱠᱟ ᱦᱤᱞᱳᱜ ᱵᱮᱜᱚᱨ ᱞᱟᱜᱟᱣ ᱠᱟᱛᱮ ᱦᱚᱸ ᱚᱱᱟ ᱩᱛᱩ ᱦᱚᱸ ᱟᱫᱚ ᱱᱤᱛᱚᱜ ᱫᱚ ᱦᱚᱸᱜᱼᱚᱭ ᱤᱧ ᱥᱟᱹᱛ ᱠᱮᱫ ᱠᱚᱣᱟ ᱵᱷᱟᱡᱟ ᱫᱚ ᱱᱤᱛᱚᱜ ᱫᱚ ᱩᱛᱩ ᱥᱮᱫ ᱤᱧ ᱪᱟᱞᱟᱣ ᱞᱮᱱᱜᱮ

ᱛᱷᱚᱲᱟᱧ ᱠᱚᱨᱦᱟ ᱧᱚᱜ ᱠᱮᱫᱟ ᱟᱫᱚ ᱱᱤᱛᱚᱜ ᱫᱚ ᱢᱤᱫᱴᱟᱝ ᱠᱩᱲᱪᱟᱹ ᱠᱟᱹᱴᱤᱡ ᱧᱚᱜ ᱠᱩᱲᱪᱟᱹᱧ ᱞᱟᱜᱟᱣᱫᱟ ᱟᱹᱰᱤ ᱞᱟᱹᱴᱩ ᱫᱚ ᱵᱟᱝ ᱜᱮᱫ ᱠᱟᱛᱮ ᱜᱮᱫ ᱠᱟᱛᱮ ᱟᱫᱚ ᱚᱠᱚᱭ ᱪᱮᱫ ᱞᱮᱠᱟ ᱡᱚᱡᱚ ᱧᱚᱜ ᱯᱮ ᱡᱚᱢᱟ ᱚᱱᱠᱟ ᱜᱮ ᱯᱮ ᱞᱟᱜᱟᱣᱟ ᱛᱷᱚᱲᱟ ᱡᱚᱢ ᱠᱚᱨᱦᱟᱜ ᱠᱷᱟᱡ ᱫᱚ ᱟᱨ ᱛᱷᱚᱲᱟ ᱰᱷᱮᱨ ᱧᱚᱜ ᱞᱟᱹᱴᱩ ᱧᱚᱜ ᱠᱩᱲᱪᱟᱹ ᱟᱫᱚ ᱤᱧ ᱫᱚ ᱩᱱᱟᱹᱜ ᱫᱚ ᱵᱟᱹᱧ ᱡᱚᱢ ᱠᱚᱨᱦᱟᱭᱟ ᱱᱤᱛᱚᱜ ᱫᱚ ᱚᱱᱮ ᱮᱱᱟᱱᱚᱜ ᱤᱧ ᱨᱤᱫ ᱠᱮᱫ ᱟᱫᱷᱮ ᱨᱟᱹᱥᱩᱱ ᱟᱨ ᱢᱟᱹᱨᱤᱪ ᱚᱱᱟᱜᱤᱧ ᱞᱟᱜᱟᱣᱟᱜ ᱠᱟᱱᱟ ᱟᱨ ᱡᱤᱨᱟᱹ ᱫᱚ ᱜᱩᱸᱰᱟᱹᱣ ᱠᱟᱹᱫᱟᱹᱧ ᱞᱟᱦᱟᱨᱮ ᱡᱤᱨᱟᱹ ᱫᱷᱟᱹᱱᱤᱭᱟᱹ ᱫᱚ ᱚᱱᱟ ᱫᱚ ᱦᱟᱸᱜ ᱤᱧ ᱞᱟᱜᱟᱣᱟ ᱛᱟᱭᱚᱢ ᱧᱚᱜ

ᱱᱚᱜᱼᱚᱭ ᱟᱫᱚ ᱱᱚᱜᱼᱚᱭ ᱡᱤᱨᱟᱹ ᱦᱮᱸ ᱱᱤᱭᱟᱹ ᱪᱟᱢᱚᱪ ᱛᱮ ᱦᱮᱸ ᱱᱤᱭᱟᱹ ᱪᱟᱢᱚᱪ ᱛᱮ ᱦᱳᱭ ᱱᱮᱜᱼᱮ ᱱᱮᱝᱠᱟ ᱞᱟᱜᱟᱣᱟᱜ ᱠᱟᱱᱟ ᱢᱤᱫ ᱪᱟᱢᱚᱪ ᱜᱟᱱ ᱚᱱᱟᱛᱮ ᱟᱨ ᱱᱚᱣᱟ ᱦᱚᱸ ᱤᱧ ᱢᱟᱨᱟᱝ ᱪᱟᱢᱚᱪ ᱜᱮ ᱢᱤᱫ ᱪᱟᱢᱚᱪ ᱤᱧ ᱞᱟᱜᱟᱣ ᱮᱫᱟ ᱱᱤᱛᱚᱜ ᱫᱚ ᱟᱫᱚᱧ ᱨᱩᱱ ᱧᱚᱜᱟ ᱥᱟᱥᱟᱝᱤᱧ ᱞᱟᱜᱟᱣᱟᱜᱼᱟ ᱨᱚᱝᱚᱜ ᱞᱮᱠᱟ ᱥᱟᱥᱟᱝ ᱦᱚᱸ ᱪᱮᱫ ᱞᱮᱠᱟ ᱟᱹᱰᱤ ᱥᱟᱥᱟᱝ ᱨᱚᱝ ᱯᱮ ᱡᱚᱢ ᱠᱷᱟᱡ ᱰᱷᱮᱨ ᱧᱚᱜ ᱛᱷᱚᱲᱟ ᱥᱟᱥᱟᱝ ᱨᱚᱝ ᱯᱮ ᱡᱚᱢ ᱠᱷᱟᱡ ᱫᱚ ᱛᱷᱚᱲᱟ ᱧᱚᱜ ᱱᱤᱛᱚᱜ ᱫᱚ ᱢᱚᱥᱞᱟ ᱢᱚᱥᱞᱟ ᱨᱩᱱ ᱠᱟᱛᱮᱫ ᱛᱷᱚᱲᱟ ᱜᱟᱱᱤᱧ ᱫᱟᱜ ᱟᱜ ᱠᱚᱣᱟ ᱩᱱᱠᱩ ᱦᱟᱹᱠᱩ ᱟᱱᱫᱟᱡᱽ ᱛᱮ ᱟᱹᱰᱤ ᱟᱸᱴ ᱵᱟᱹᱧ ᱨᱟᱥᱮ ᱠᱚᱣᱟ ᱛᱚ ᱟᱨ ᱞᱮᱴᱚ ᱞᱮᱴᱚ ᱧᱚᱜ ᱚᱱᱟᱛᱮ ᱮᱠᱫᱚᱢ ᱦᱟᱹᱠᱩ ᱟᱱᱫᱟᱡᱽ ᱠᱟᱛᱮᱧ ᱫᱟᱜ ᱟᱫᱟ ᱞᱮᱴᱚ ᱞᱮᱴᱚᱧ ᱯᱷᱮᱰ ᱠᱚᱣᱟ ᱟᱫᱚ ᱱᱤᱛᱚᱜ ᱫᱚ ᱦᱚᱸᱜᱼᱚᱭ ᱤᱧ ᱵᱩᱞᱩᱝ ᱟᱠᱚ ᱠᱟᱱᱟ ᱚᱱᱟ ᱨᱟᱥᱮ ᱟᱱᱫᱟᱡᱽ ᱛᱮᱜᱮ ᱦᱟᱹᱠᱩ ᱨᱮᱢᱟᱧ ᱵᱩᱞᱩᱝ ᱠᱟᱣᱟᱜ ᱠᱚ ᱱᱚᱣᱟᱨᱮ ᱟᱫᱚ ᱠᱷᱟᱹᱞᱤ ᱨᱟᱥᱮ ᱞᱮ ᱞᱟᱹᱜᱤᱫ ᱟᱫᱚ ᱱᱤᱛᱚᱜ ᱫᱚ ᱦᱟᱹᱠᱩᱧ ᱠᱷᱟᱫᱽᱞᱮ ᱠᱚᱣᱟ ᱱᱩᱠᱩ ᱱᱚᱜᱼᱚᱭ ᱱᱤᱛᱚᱜ ᱫᱚ ᱩᱱᱠᱩ ᱡᱟᱞᱟᱯᱩᱨᱤ ᱨᱮᱱ ᱞᱤᱛᱟᱹᱲ ᱞᱟᱣᱟᱜ ᱞᱚᱴᱮ ᱦᱟᱹᱠᱩ ᱫᱤᱠᱩ ᱛᱮᱢᱟ ᱠᱚ ᱢᱮᱛᱟᱣᱟᱠᱚ ᱠᱟᱱ ᱦᱚᱲ ᱛᱮ ᱵᱟᱝ ᱪᱤᱞᱤ ᱦᱟᱹᱠᱩ ᱟᱫᱚᱞᱤᱧ ᱤᱥᱤᱱ ᱥᱟᱹᱛ ᱠᱮᱫᱟ ᱱᱚᱜᱼᱚᱭ ᱱᱤᱛᱚᱜ ᱫᱚ ᱡᱚᱢᱟᱞᱮ ᱤᱧᱟᱹᱜ ᱵᱷᱤᱰᱤᱭᱳ ᱧᱮᱞ ᱠᱟᱛᱮ ᱢᱚᱡᱽ ᱯᱮ ᱵᱩᱡᱷᱟᱹᱣ ᱠᱮᱫ ᱠᱷᱟᱡ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱥᱟᱵᱥᱠᱨᱟᱭᱤᱵ ᱛᱟᱵᱚᱱ ᱯᱮ ᱢᱟ ᱛᱚᱵᱮ ᱡᱚᱦᱟᱨ ᱴᱟᱴᱟ